ᱛᱟᱯᱚᱨᱮ ᱡᱚᱡᱚᱢ ᱯᱟᱴᱮ ᱨᱮ ᱫᱚᱠᱟᱱᱤᱧ ᱫᱮᱠᱷᱟᱣ ᱵᱚᱱ ᱠᱟᱱ ᱱᱚᱝᱠᱟ ᱨᱮ ᱱᱚᱜᱼᱚᱭ ᱚᱠᱟᱨᱮ ᱠᱚ ᱫᱚᱠᱟᱱ ᱟᱠᱟᱫᱼᱟ ᱱᱚᱝᱠᱟ ᱫᱚ ᱱᱚᱜᱼᱚᱭ ᱪᱟᱞᱟᱜ ᱠᱟᱱᱟ ᱱᱚᱝᱠᱟ ᱛᱮ ᱰᱟᱭᱨᱮᱠᱴ ᱥᱟᱭᱠᱮᱞᱤᱧ ᱴᱷᱮᱞᱟᱣ ᱠᱟᱜᱼᱟ ᱞᱮᱸᱜᱟ ᱛᱤ ᱛᱮ ᱱᱩᱠᱩ ᱟᱹᱰᱤᱜᱟᱱ ᱠᱩᱲᱤ ᱦᱚᱸᱠᱚ ᱦᱤᱡᱩᱜ ᱠᱟᱱ ᱜᱮᱭᱟ ᱚᱱᱟ ᱠᱚᱨᱮ

ᱛᱚ ᱢᱟᱹᱭᱤᱠ ᱛᱮ ᱦᱚᱦᱚ ᱵᱟᱲᱟᱭᱟ ᱠᱚᱞᱤᱠᱚᱛᱟ ᱦᱚᱨᱮᱠ ᱢᱟᱞ ᱥᱚᱭ ᱯᱚᱪᱟᱥ ᱴᱟᱠᱟ ᱱᱚᱝᱠᱟ ᱠᱚ ᱦᱚᱦᱚ ᱵᱟᱲᱟᱭᱮᱫᱼᱟ ᱫᱮᱠᱷᱤᱭᱟ ᱚᱠᱚᱭ ᱤᱫᱤ ᱠᱷᱟᱱ ᱤᱫᱤᱭᱟ ᱵᱟᱝᱠᱷᱟᱱ ᱫᱚ ᱵᱟᱝᱟ ᱱᱚᱝᱠᱟ ᱛᱮᱧ ᱛᱟᱲᱟᱢ ᱟᱠᱟᱫᱟᱹᱧ ᱟᱫᱚ ᱫᱩᱲᱩᱵ ᱢᱮᱲᱟ ᱠᱟᱱᱟ ᱟᱵᱚ ᱪᱮᱫ ᱞᱮᱠᱟ ᱯᱮ ᱵᱩᱡᱷᱟᱹᱣᱮᱫᱼᱟ ᱵᱟᱥ

ᱱᱚᱣᱟ ᱫᱚ ᱟᱪᱟᱨ ᱫᱚᱠᱟᱱ ᱠᱟᱱᱟ ᱱᱚᱝᱠᱟᱛᱮ ᱪᱟᱞᱟᱣ ᱠᱟᱱᱟ ᱱᱚᱰᱮ ᱢᱤᱫ ᱦᱚᱲᱮ ᱫᱩᱲᱩᱵ ᱠᱟᱛᱮ ᱛᱤᱸᱜᱩ ᱟᱠᱟᱱᱟᱭ ᱟᱪᱟᱨ ᱫᱚᱠᱟᱱ ᱢᱤᱫᱴᱟᱝ ᱢᱤᱫᱴᱟᱝ ᱠᱚ ᱟᱹᱠᱷᱨᱤᱧᱟ ᱟᱪᱟᱨ ᱠᱟᱛᱮ ᱦᱚᱲ ᱫᱚ ᱞᱚᱥᱤ ᱟᱹᱠᱷᱨᱤᱧᱚᱜ ᱠᱟᱱᱟ ᱱᱚᱣᱟ ᱞᱚᱥᱤ ᱦᱚᱲ ᱞᱚᱥᱤ ᱟᱹᱠᱷᱨᱤᱧᱚᱜ ᱠᱟᱱᱟ ᱞᱚᱥᱤ ᱞᱚᱥᱤ ᱞᱚᱥᱤ

ᱚᱠᱟ ᱫᱚ ᱦᱤᱨᱤᱡ ᱮᱱ ᱛᱟᱭᱟ ᱱᱚᱰᱮ ᱚᱱᱠᱟᱛᱮ ᱱᱩᱠᱩ ᱟᱹᱰᱤᱜᱟᱱ ᱠᱩᱲᱤ ᱠᱚᱠᱚ ᱪᱟᱞᱟᱜ ᱠᱟᱱᱟ ᱡᱷᱟᱠᱟᱥ ᱡᱷᱟᱠᱟᱥ ᱠᱩᱲᱤ ᱠᱚᱠᱚ ᱪᱟᱞᱟᱜ ᱠᱟᱱᱟ ᱚᱱᱠᱟᱛᱮᱧ ᱪᱟᱞᱟᱜ ᱠᱟᱱᱟ ᱱᱚᱜᱼᱚᱭ ᱱᱚᱰᱮ ᱵᱟᱦᱟ ᱠᱚᱠᱚ ᱮᱱᱮᱡ ᱵᱟᱲᱟᱭᱮᱫᱼᱟ ᱱᱤᱛᱚᱜ ᱟᱹᱰᱤᱜᱟᱱ ᱥᱤᱛᱩᱝ ᱠᱟᱱᱟ ᱜᱩᱴᱮ ᱵᱟᱡᱟᱣ ᱠᱟᱱᱟ